ᱡᱚᱦᱟᱨ ᱜᱮ ᱥᱟᱱᱟᱢ ᱤᱭᱩᱴᱩᱵᱽ ᱧᱮᱞ ᱵᱚᱭᱦᱟ ᱢᱤᱥᱤ ᱠᱚᱜᱮ ᱤᱧ ᱟᱹᱰᱤ ᱫᱤᱱ ᱢᱟᱨᱰᱤ ᱟᱨ ᱛᱟᱱᱫᱨᱟ ᱟᱯᱮ ᱱᱚᱣᱟ ᱵᱷᱤᱰᱤᱭᱳ ᱨᱮ ᱛᱚ ᱜᱟᱛᱮ ᱠᱚ ᱟᱭᱢᱟ ᱫᱤᱱ ᱵᱟᱫ ᱛᱮᱦᱮᱧ ᱟᱯᱮ ᱥᱟᱢᱟᱝ ᱨᱮᱧ ᱥᱚᱫᱚᱨ ᱥᱚᱫᱚᱨ ᱟᱠᱟᱱᱟ ᱟᱨ ᱛᱮᱦᱮᱧ ᱟᱯᱮ ᱥᱟᱞᱟᱜ ᱤᱧ ᱜᱟᱞᱢᱟᱨᱟᱣ ᱛᱚ ᱜᱟᱛᱮ ᱠᱚ ᱟᱵᱚᱱᱟᱜ ᱱᱚᱜᱼᱚᱭ ᱟᱵᱚᱣᱟᱜ ᱫᱷᱚᱨᱚᱢ ᱠᱷᱚᱡ ᱥᱮ ᱟᱵᱚᱣᱟᱜ ᱡᱟᱹᱛᱤ ᱠᱷᱚᱡ ᱮᱴᱟᱜ ᱡᱟᱹᱛᱤ ᱛᱮᱵᱚᱱ ᱪᱟᱞᱟᱜ ᱠᱟᱱᱟ ᱥᱮ ᱮᱴᱟᱜ ᱫᱷᱚᱨᱚᱢ ᱵᱚᱱ ᱢᱟᱱᱟᱣ ᱵᱟᱛᱟᱣ ᱮᱫᱟ ᱱᱚᱣᱟ ᱟᱵᱚ ᱞᱟᱹᱜᱤᱫ ᱛᱤᱱᱟᱹᱜ ᱢᱚᱡᱽ ᱥᱮ ᱛᱤᱱᱟᱹᱜ ᱵᱟᱹᱲᱤᱡᱼᱟ ᱛᱮᱦᱮᱧ ᱟᱵᱚᱣᱟᱜ ᱡᱚᱛᱚᱣᱟᱜ ᱢᱮᱱᱟᱜᱼᱟ ᱯᱩᱡᱟᱹ ᱛᱷᱟᱱ ᱦᱚᱸ ᱢᱮᱱᱟᱜ ᱛᱟᱵᱚᱱᱟ ᱟᱵᱚᱣᱟᱜ ᱡᱟᱹᱛᱤ ᱦᱚᱸ ᱢᱮᱱᱟᱜᱼᱟ ᱟᱵᱚ ᱫᱚ ᱫᱷᱚᱨᱚᱢ ᱠᱳᱰ ᱞᱟᱹᱜᱤᱫ ᱵᱚᱱ ᱞᱟᱹᱲᱦᱟᱹᱭ ᱠᱟᱱᱟ ᱡᱟᱦᱟᱸ ᱫᱚ ᱱᱤᱛᱚᱝ ᱥᱟᱨᱱᱟ ᱫᱷᱚᱨᱚᱢ ᱠᱳᱰ ᱧᱩᱛᱩᱢ ᱛᱮᱵᱚᱱ ᱠᱷᱚᱡᱚᱜ ᱠᱟᱱᱟ ᱫᱷᱚᱨᱚᱢ ᱠᱳᱰ ᱟᱫᱚ ᱵᱟᱵᱚ ᱧᱟᱢ ᱠᱟᱜ ᱞᱟᱹᱜᱤᱫ ᱛᱮᱫᱚ ᱦᱟᱸᱜ ᱛᱮᱦᱮᱧ ᱫᱷᱟᱹᱵᱤᱡ ᱫᱚ ᱟᱵᱚ ᱫᱚᱵᱚᱱ ᱰᱟᱢᱟ ᱰᱳᱞ ᱦᱟᱛᱟᱲ ᱜᱮᱭᱟ ᱛᱚ ᱪᱟᱹᱞᱤᱭᱮ ᱟᱫᱚ ᱛᱮᱦᱮᱧ ᱤᱱᱟᱹᱜ ᱥᱟᱸᱜᱮ ᱟᱹᱫᱤᱵᱟᱹᱥᱤ ᱢᱮᱱᱟᱜ ᱵᱚᱱᱟ ᱛᱮᱦᱮᱧ ᱟᱵᱚ ᱵᱷᱟᱨᱚᱛ ᱫᱤᱥᱚᱢ ᱨᱮ ᱟᱨ ᱛᱮᱦᱮᱧ ᱦᱟᱹᱵᱤᱡ ᱟᱵᱚ ᱫᱷᱚᱨᱚᱢ ᱠᱳᱰ ᱵᱟᱵᱚ ᱧᱟᱢ ᱠᱟᱜ ᱱᱚᱣᱟ ᱫᱚ ᱟᱵᱚᱣᱟᱜ ᱮᱠᱛᱟ ᱵᱟᱹᱱᱩᱜ ᱛᱮ ᱵᱟᱵᱚ ᱧᱟᱢ ᱠᱟᱜᱼᱟ ᱞᱟᱹᱭ ᱨᱮᱢᱟ ᱟᱴᱷᱟᱨᱚ ᱩᱱᱤᱥ ᱠᱟᱨᱳᱲ ᱟᱹᱫᱤᱵᱟᱹᱥᱤ ᱢᱮᱱᱟᱜ ᱵᱚᱱᱟ

ᱛᱮᱦᱮᱧ ᱟᱵᱚ ᱟᱵᱚᱣᱟᱜ ᱯᱚᱨᱚᱵᱽ ᱯᱩᱱᱟᱹᱭ ᱛᱟᱦᱮᱸ ᱠᱟᱛᱮ ᱦᱚᱸ ᱮᱴᱟᱜ ᱠᱚᱣᱟᱜ ᱯᱚᱨᱚᱵᱽ ᱯᱩᱱᱟᱹᱭ ᱠᱷᱩᱵ ᱵᱚ ᱯᱟᱸᱡᱟᱭᱮᱫᱟ ᱛᱚ ᱱᱚᱣᱟ ᱨᱮᱱᱟᱜ ᱟᱵᱚ ᱞᱟᱹᱜᱤᱫ ᱟᱹᱰᱤ ᱢᱟᱨᱟᱝ ᱠᱷᱚᱛᱤ ᱠᱟᱱᱟ ᱛᱚ ᱟᱵᱚ ᱨᱮᱱ ᱜᱤᱫᱽᱨᱟᱹ ᱯᱤᱫᱽᱨᱟᱹ ᱦᱟᱸᱜ ᱱᱚᱣᱟ ᱠᱚ ᱧᱮᱞ ᱪᱮᱫᱟ ᱟᱨ ᱱᱚᱣᱟ ᱠᱚ ᱯᱷᱳᱞᱳᱭᱟ ᱛᱟᱭᱚᱢ ᱛᱮ ᱛᱚ ᱟᱵᱚ ᱦᱟᱸᱜ ᱵᱟᱹᱭ ᱵᱟᱹᱭ ᱛᱮ ᱟᱵᱚᱣᱟᱜ ᱯᱚᱨᱚᱵᱽ ᱯᱩᱱᱟᱹᱭ ᱯᱩᱡᱟᱹ ᱵᱚᱸᱜᱟ ᱠᱚ ᱢᱮᱱᱟᱜ ᱛᱟᱵᱚᱱᱟ ᱥᱟᱱᱟᱢ ᱪᱟᱵᱟᱜ ᱛᱟᱵᱚᱱᱟ ᱟᱵᱚ ᱠᱚᱨᱮᱱ ᱜᱤᱫᱽᱨᱟᱹ ᱱᱟᱦᱟᱜ ᱪᱮᱫ ᱵᱚᱱ ᱪᱮᱫ ᱟᱠᱚᱣᱟ ᱪᱮᱫ ᱵᱚᱱ ᱫᱮᱠᱷᱟᱣ ᱟᱠᱚᱣᱟ ᱚᱱᱟ ᱜᱮ ᱱᱟᱦᱟᱜ ᱠᱚ ᱪᱮᱫᱟ ᱛᱚ ᱟᱵᱚ ᱢᱟ ᱱᱟᱦᱟᱜ ᱡᱚ ᱛᱮᱵᱚᱱ ᱧᱮᱞᱮᱫ ᱛᱟᱵᱚᱱᱟ ᱥᱛᱷᱤᱛᱤ ᱦᱟᱸᱜ ᱜᱤᱫᱽᱨᱟᱹ ᱠᱚ ᱚᱱᱟ ᱠᱚ ᱪᱮᱫᱟ ᱱᱟᱦᱟᱜ ᱟᱞᱮ ᱫᱚ ᱱᱚᱝᱠᱟ ᱞᱮ ᱵᱚᱸᱜᱟ ᱵᱳᱨᱳᱜᱼᱟ ᱟᱞᱮ ᱫᱚ ᱱᱚᱝᱠᱟ ᱞᱮ ᱦᱚᱨᱚᱜ ᱵᱟᱸᱫᱮᱜᱼᱟ ᱛᱚ ᱚᱱᱟ ᱠᱚ ᱪᱮᱫ ᱟᱵᱚ ᱨᱮᱱ ᱜᱤᱫᱽᱨᱟᱹ ᱠᱚ ᱛᱚ ᱟᱵᱚ ᱫᱚ ᱱᱟᱦᱟᱜ ᱱᱮᱛᱟᱨ ᱢᱟ ᱮᱱᱛᱮᱫ ᱢᱚᱰᱮᱞ ᱡᱩᱜᱽ ᱠᱟᱱᱟ ᱯᱟᱲᱦᱟᱣ ᱞᱮᱠᱷᱟᱱ ᱛᱟᱵᱚᱱ ᱟᱨᱦᱚᱸ ᱢᱚᱰᱮᱞ ᱱᱟᱵᱚᱱ ᱠᱤ ᱟᱵᱚ ᱦᱚᱨᱚᱜ ᱵᱟᱸᱫᱮ ᱪᱷᱟᱹᱲ ᱠᱟᱛᱮᱫ ᱢᱚᱰᱮᱞ ᱦᱚᱨᱚᱜ ᱵᱟᱸᱫᱮ ᱵᱚᱱ ᱞᱟᱫᱮᱭᱮᱫᱟ ᱟᱨ ᱟᱵᱚᱣᱟᱜ ᱡᱚ ᱯᱚᱨᱚᱵᱽ ᱯᱩᱱᱟᱹᱭ ᱛᱟᱦᱮᱸ ᱠᱟᱛᱮᱫ ᱚᱱᱟ ᱵᱟᱵᱚᱱ ᱢᱟᱱᱟᱣᱫᱟ ᱮᱴᱟᱜ ᱠᱚᱣᱟᱜ ᱯᱚᱨᱚᱵᱽ ᱯᱩᱱᱟᱹᱭ ᱵᱚᱱ ᱟᱵᱚᱣᱟᱜ ᱥᱚᱢᱟᱡᱽ ᱨᱮᱵᱚᱱ ᱟᱫᱮᱨᱫᱟ ᱛᱚ ᱱᱚᱣᱟ ᱧᱮᱞ ᱧᱮᱞ ᱛᱮ ᱦᱟᱸᱜ ᱜᱤᱫᱽᱨᱟᱹ ᱟᱜᱮ ᱫᱤᱱ ᱦᱟᱸᱜ ᱡᱚᱛᱚ ᱠᱚ ᱯᱷᱳᱞᱳᱭᱟ ᱦᱟᱸᱜ ᱪᱷᱟᱹᱛᱤᱠ ᱠᱚᱣᱟᱜ ᱡᱮ ᱯᱚᱨᱚᱵᱽ ᱯᱩᱱᱟᱹᱭ ᱢᱮᱱᱟᱜᱼᱟ ᱟᱹᱰᱤ ᱡᱳᱨᱥᱳᱨ ᱛᱮᱵᱚᱱ ᱢᱟᱱᱟᱣᱫᱟ ᱡᱟᱦᱟᱱᱟᱜ ᱜᱮ ᱛᱚ ᱱᱚᱣᱟ ᱫᱚ ᱟᱵᱚ ᱞᱟᱹᱜᱤᱫ ᱫᱚ ᱠᱷᱟᱛᱨᱟ ᱨᱮᱭᱟᱜ ᱜᱷᱟᱹᱱᱴᱤ ᱠᱟᱱᱟ ᱛᱮᱦᱮᱧ ᱵᱟᱝ ᱜᱟᱯᱟ ᱢᱮᱭᱟᱝ ᱱᱚᱣᱟ ᱫᱚ ᱟᱵᱚ ᱞᱟᱹᱜᱤᱫ ᱪᱷᱟᱹᱛᱤ ᱠᱟᱱ ᱜᱮᱭᱟ ᱛᱮᱦᱮᱧ ᱟᱵᱚ ᱫᱚ ᱟᱵᱚᱣᱟᱜ ᱡᱤᱱᱤᱥ ᱵᱟᱵᱚᱱ ᱯᱷᱳᱞᱳᱭᱟ ᱮᱴᱟᱜ ᱠᱚᱣᱟᱜ ᱵᱚᱱ ᱯᱷᱳᱞᱳᱭᱟ ᱛᱚ ᱚᱱᱠᱟ ᱯᱷᱳᱞᱳ ᱯᱷᱳᱞᱳ ᱛᱮᱜᱮ ᱦᱟᱸᱜ ᱱᱩᱠᱩ ᱜᱤᱫᱽᱨᱟᱹ ᱟᱵᱚ ᱠᱚᱨᱮᱱ ᱦᱟᱸᱜ ᱚᱱᱟ ᱠᱚ ᱪᱮᱫᱟ ᱢᱮᱱᱟᱠᱚ ᱵᱟᱝᱭᱟ ᱟᱞᱮ ᱠᱚᱨᱮᱱ ᱵᱟᱵᱟ ᱵᱚᱭᱦᱟ ᱢᱤᱥᱨᱟ ᱱᱚᱣᱟ ᱠᱚ ᱠᱟᱹᱢᱤ ᱟᱠᱟᱫᱼᱟ ᱚᱱᱟᱛᱮ ᱩᱱᱠᱩ ᱜᱤᱫᱽᱨᱟᱹ ᱦᱚᱸ ᱚᱱᱠᱟ ᱠᱚ ᱠᱟᱹᱢᱤᱭᱟᱠᱚ ᱱᱟᱦᱟᱜ ᱟᱫᱚ ᱟᱹᱰᱤ ᱫᱩᱠ ᱨᱮᱭᱟᱜ ᱠᱟᱛᱷᱟ ᱱᱚᱣᱟ ᱠᱚᱜᱮ ᱱᱟᱦᱟᱜ ᱡᱟᱹᱥᱛᱤ ᱱᱤᱛᱚᱝ ᱥᱟᱢᱱᱮ ᱨᱮ ᱟᱭᱢᱟ ᱞᱮᱠᱟᱱ ᱯᱚᱨᱚᱵᱽ ᱯᱩᱱᱟᱹᱭ ᱢᱮᱱᱟᱜᱼᱟ ᱚᱱᱟ ᱯᱚᱨᱚᱵᱽ ᱯᱩᱱᱟᱹᱭ ᱠᱷᱚᱱ ᱵᱟᱧᱪᱟᱣ ᱵᱚ ᱛᱟᱦᱮᱱ ᱢᱟ ᱟᱵᱚ ᱫᱚ ᱟᱵᱚ ᱞᱮᱠᱟ ᱟᱨ ᱟᱵᱚᱣᱟᱜ ᱡᱚ ᱯᱚᱨᱚᱵᱽ ᱯᱩᱱᱟᱹᱭ ᱵᱚᱸᱜᱟ ᱵᱩᱨᱩ ᱢᱮᱱᱟᱜᱼᱟ ᱱᱚᱣᱟ ᱠᱚᱵᱚᱱ ᱫᱮᱵᱟ ᱥᱮᱵᱟᱭ ᱢᱟ ᱟᱨ ᱱᱚᱣᱟ ᱨᱮᱜᱮ ᱯᱟᱹᱛᱭᱟᱹᱣ ᱵᱚᱱ ᱫᱚᱦᱚᱭ ᱢᱟ ᱟᱨ ᱫᱮᱥ ᱨᱮ ᱫᱤᱥᱚᱢ ᱨᱮ ᱟᱛᱳ ᱫᱤᱥᱚᱢ ᱞᱟᱹᱜᱤᱫ ᱥᱚᱢᱟᱡᱽ ᱞᱟᱹᱜᱤᱫ ᱵᱚᱱ ᱠᱟᱹᱢᱤ ᱢᱟ ᱢᱚᱡᱽ ᱢᱚᱡᱟᱜ ᱡᱮᱢᱚᱱ ᱟᱵᱚ ᱦᱚᱸ ᱩᱱᱠᱩ ᱞᱮᱠᱟ ᱮᱴᱟᱜ ᱠᱚ ᱡᱟᱹᱛᱤ ᱞᱮᱠᱟ ᱵᱚᱱ ᱞᱟᱦᱟᱜ ᱢᱟ ᱵᱤᱡᱽᱱᱮᱥ ᱨᱮ ᱚᱞ ᱨᱮ ᱯᱟᱲᱦᱟᱣ ᱨᱮ ᱥᱟᱱᱟᱢ ᱞᱮᱠᱟᱱᱟᱜ ᱠᱟᱹᱢᱤ ᱛᱮᱵᱚᱱ ᱞᱟᱦᱟᱜ ᱢᱟ ᱛᱚ ᱦᱚᱸᱜᱼᱚ ᱱᱤᱭᱟᱹᱜᱮ ᱤᱧᱟᱹᱜ ᱱᱮᱦᱚᱨ ᱟᱨ ᱡᱚᱦᱟᱨ ᱫᱚ ᱪᱷᱟᱹᱛᱤᱠ ᱠᱚᱣᱟᱜ ᱮᱴᱟᱜ ᱠᱚᱣᱟᱜ ᱡᱟᱹᱛᱤ ᱠᱚᱣᱟᱜ ᱟᱵᱚ ᱯᱚᱨᱚᱵᱽ ᱯᱩᱱᱟᱹᱭ ᱵᱟᱵᱚᱱ ᱯᱟᱸᱡᱟᱭ ᱢᱟ ᱟᱵᱚᱣᱟᱜ ᱨᱮᱜᱮ ᱵᱚᱱ ᱛᱟᱦᱮᱱ ᱢᱟ ᱱᱤᱭᱟᱹ ᱨᱮᱜᱮ ᱵᱷᱟᱹᱞᱟᱹᱭ ᱢᱮᱱᱟᱜᱼᱟ ᱟᱨ ᱱᱤᱭᱟᱹ ᱨᱮᱜᱮ ᱟᱵᱚᱣᱟᱜ ᱵᱷᱚᱵᱤᱥᱥᱚᱛ ᱢᱮᱱᱟᱜ ᱛᱟᱵᱚᱱᱟ ᱛᱚ ᱪᱟᱞᱤᱭᱮ ᱤᱧᱟᱹᱜ ᱠᱟᱛᱷᱟ ᱪᱮᱫ ᱞᱮᱠᱟ ᱯᱮ ᱟᱹᱭᱠᱟᱹᱣ ᱠᱮᱫᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱢᱟ ᱡᱚᱛᱚ ᱠᱚᱜᱮ ᱫᱚᱦᱲᱟ ᱛᱮ ᱡᱚᱦᱟᱨ